ᱨᱟᱱ ᱫᱚ ᱵᱟᱹᱱᱩᱜᱼᱟ ᱟᱫᱚ ᱢᱩᱫᱟᱹᱢ ᱛᱮᱜᱮ ᱵᱮᱥᱚᱜᱼᱟ ᱱᱚᱝᱠᱟ ᱵᱤᱱ ᱵᱮᱥᱮᱫ ᱠᱚᱣᱟ ᱟᱨ ᱚᱠᱟ ᱠᱷᱚᱱᱟᱜ ᱫᱚᱵᱤᱱ ᱦᱤᱡᱩᱜ ᱠᱟᱱᱟ ᱢᱟᱥᱮ ᱠᱟᱹᱴᱤᱡ ᱩᱫᱩᱜᱽ ᱛᱟᱹᱵᱤᱱ ᱢᱮᱫᱦᱟ ᱠᱚ ᱚ ᱱᱚᱣᱟ ᱫᱚ ᱢᱩᱫᱟᱹᱢ ᱠᱟᱱᱟ ᱢᱩᱫᱟᱹᱢ ᱢᱟ ᱵᱚᱭᱦᱟ ᱠᱚ ᱧᱮᱞ ᱛᱟᱵᱚᱱ ᱯᱮ ᱪᱮᱫ ᱞᱮᱠᱟ ᱯᱚᱨᱤᱥᱛᱷᱤᱛᱤ ᱟᱫᱚ ᱚᱠᱟ ᱠᱷᱚᱱᱟᱜ ᱵᱤᱱ ᱟᱹᱜᱩᱭᱮᱫᱟ ᱱᱚᱣᱟ ᱫᱚ ᱚᱠᱟ ᱠᱷᱚᱱᱟᱜ ᱵᱤᱱ ᱟᱹᱜᱩᱭᱮᱫᱟ ᱦᱮᱸ ᱢᱟ ᱟᱫᱚ ᱞᱟᱹᱭ ᱵᱤᱱ ᱟᱫᱚ ᱱᱚᱣᱟ ᱫᱚ ᱟᱹᱰᱤ ᱢᱚᱡᱽ ᱞᱤᱧ ᱵᱩᱡᱷᱟᱹᱣ ᱠᱮᱫᱟ ᱥᱟᱱᱛᱟᱲ ᱥᱮ ᱫᱤᱠᱩ ᱠᱟᱱᱟ ᱵᱤᱱ ᱦᱚᱲ ᱠᱟᱱᱟ ᱦᱚᱲ ᱦᱚᱲ ᱥᱟᱱᱛᱟᱲ ᱥᱮ ᱫᱤᱠᱩ ᱠᱟᱱᱟ ᱵᱤᱱ ᱦᱚᱲ ᱥᱟᱱᱛᱟᱲ ᱠᱟᱱᱟ ᱵᱤᱱ ᱚ ᱪᱮᱫ ᱛᱟᱵᱤᱱ ᱧᱩᱛᱩᱢ ᱨᱟᱡᱩ ᱢᱟᱨᱰᱤ ᱨᱟᱡᱩ ᱢᱟᱨᱰᱤ ᱟᱪᱪᱷᱟ ᱟᱪᱪᱷᱟ ᱚᱠᱟ ᱥᱮᱫ ᱠᱷᱚᱱᱟᱜ ᱵᱤᱱ ᱦᱤᱡᱩᱜ ᱠᱟᱱᱟ ᱵᱟᱞᱩᱜᱷᱟᱴ ᱠᱷᱚᱱᱟᱜ ᱵᱤᱱ ᱦᱤᱡᱩᱜ ᱠᱟᱱᱟ ᱵᱟᱞᱩᱜᱷᱟᱴ ᱚᱠᱟ ᱡᱟᱭᱜᱟ ᱪᱚ ᱢᱟ ᱢᱟ ᱤᱭᱟᱹ ᱦᱟᱛᱟᱣ ᱫᱚ ᱵᱟᱹᱞᱤᱧ ᱦᱟᱛᱟᱣᱟ ᱮᱠᱪᱩᱭᱮᱞᱤ ᱥᱟᱱᱛᱟᱲ ᱛᱮᱵᱤᱱ ᱮᱱᱟᱣᱩᱱᱥ ᱫᱟᱛᱚ ᱟᱫᱚ ᱵᱮᱥ ᱞᱤᱧ ᱵᱩᱡᱷᱟᱹᱣ ᱠᱮᱫᱟ ᱛᱚ ᱚᱱᱟ ᱦᱩᱭᱩᱜ ᱠᱟᱱᱟ ᱵᱮᱯᱟᱨ ᱢᱟ ᱚᱲᱟᱜ ᱥᱮᱫ ᱵᱚᱞᱚᱱ ᱵᱤᱱ ᱟᱨ ᱵᱟᱠᱷᱟᱱ ᱞᱟᱦᱟᱜ ᱵᱤᱱ ᱵᱤᱱᱟ ᱴᱷᱤᱠ ᱜᱮᱭᱟ ᱢᱟ ᱛᱟᱦᱚᱞᱮ ᱢᱟ ᱵᱚᱭᱦᱟ ᱠᱚ ᱥᱟᱱᱛᱟᱲ ᱠᱚ ᱪᱮᱫ ᱵᱚᱱ ᱪᱤᱠᱟᱹ ᱠᱮᱫᱟ ᱟᱵᱚ ᱢᱟ ᱥᱟᱱᱛᱟᱲ ᱛᱮ ᱨᱚᱲ ᱵᱚᱱ ᱞᱟᱡᱟᱜ ᱜᱮ ᱢᱟᱥᱮ ᱥᱟᱣᱩᱱᱰ ᱢᱟᱜ ᱛᱟᱹᱵᱤᱱ ᱪᱮᱫᱠᱟ ᱥᱟᱹᱨᱤ ᱠᱟᱱ ᱛᱟᱹᱵᱤᱱᱟ
ᱦᱮᱸ

ᱟᱫᱚ ᱦᱚᱸᱜ ᱱᱚᱝᱠᱟ ᱧᱩᱛᱩᱢ ᱢᱟᱭ ᱞᱟᱹᱭ ᱠᱮᱫ ᱛᱟᱭ ᱢᱟᱨᱰᱤ ᱠᱚᱲᱟ ᱠᱟᱱ ᱜᱮᱭᱟᱭ ᱟᱹᱰᱤ ᱵᱮᱥᱤᱧ ᱵᱩᱡᱷᱟᱹᱣ ᱠᱮᱫᱼᱟ ᱥᱟᱱᱛᱟᱲ ᱛᱮ ᱨᱚᱲ ᱛᱮ ᱟᱨ ᱱᱚᱝᱠᱟ ᱥᱟᱱᱛᱟᱲ ᱪᱩᱞᱤ ᱟᱵᱚ ᱫᱚ ᱥᱟᱱᱛᱟᱲ ᱛᱮ ᱨᱚᱲ ᱜᱮᱵᱚᱱ ᱞᱟᱡᱟᱜ ᱜᱮᱭᱟ ᱛᱚ ᱚᱱᱟᱛᱮ ᱠᱟᱹᱴᱤᱡ ᱨᱮᱠᱚᱨᱰ ᱥᱟᱱᱟ ᱠᱤᱫᱤᱧᱟ ᱢᱟ ᱟᱸᱡᱚᱢ ᱠᱟᱜ ᱛᱟᱵᱚᱱ ᱯᱮ ᱟᱫᱚ ᱱᱩᱭ ᱡᱟᱦᱟᱸᱭ ᱵᱷᱤᱰᱤᱭᱳ ᱨᱮᱯᱮ ᱧᱮᱞ ᱠᱮᱫᱮ ᱜᱮ ᱱᱩᱭ ᱦᱚᱲᱴᱟᱜ ᱫᱚ ᱱᱩᱭ ᱫᱚ ᱪᱷᱟᱛᱤᱠ ᱠᱟᱱᱟᱭ ᱢᱤᱫᱴᱟᱝ ᱴᱟᱭᱴᱮᱞ ᱮ ᱧᱮᱞ ᱠᱮᱫ ᱛᱮ ᱞᱟᱹᱭ ᱠᱮᱫ ᱛᱟᱭᱟ ᱪᱮᱫ ᱡᱮ ᱧᱩᱛᱩᱢᱮ ᱞᱟᱹᱭ ᱠᱮᱫᱟ ᱢᱟᱨᱰᱤ ᱵᱚᱞᱮ ᱢᱤᱫᱴᱟᱝ ᱴᱟᱭᱴᱮᱞ ᱛᱚ ᱟᱫᱚ ᱛᱮᱨᱮ ᱫᱚ ᱥᱟᱱᱛᱟᱲ ᱫᱚ ᱵᱟᱝ ᱠᱟᱱᱟᱭ ᱛᱚ ᱟᱵᱚ ᱫᱚ ᱟᱵᱚ ᱥᱟᱱᱛᱟᱲ ᱟᱛᱳ ᱠᱚᱨᱮ ᱡᱚᱠᱷᱚᱱ ᱱᱚᱝᱠᱟ ᱠᱚ ᱟᱹᱜᱩᱭᱟ ᱛᱚᱠᱷᱚᱱ ᱟᱵᱚᱱᱟᱜ ᱯᱟᱹᱛᱭᱟᱹᱣ ᱦᱤᱡᱩᱜ ᱛᱟᱵᱚᱱᱟ ᱡᱮ ᱥᱟᱱᱛᱟᱲ ᱛᱮ ᱨᱚᱲ ᱫᱟᱭ ᱢᱟᱱᱮ ᱦᱳᱭ ᱥᱟᱹᱨᱤᱜᱮ ᱯᱟᱪᱮ ᱱᱚᱣᱟ ᱫᱚ ᱠᱟᱹᱢᱤᱭᱟᱭ ᱟᱨ ᱱᱚᱣᱟ ᱠᱚᱨᱮ ᱫᱚ ᱟᱭᱢᱟ ᱦᱚᱲᱜᱮ ᱴᱷᱚᱠᱟᱣ ᱵᱟᱲᱟ ᱟᱠᱟᱱ ᱜᱮᱭᱟ ᱠᱚ ᱛᱚ ᱡᱟᱦᱟᱸ ᱚᱲᱟᱜ ᱨᱮᱞᱤᱧ ᱦᱮᱡ ᱟᱠᱟᱱᱟ ᱱᱚᱣᱟ ᱚᱲᱟᱜ ᱨᱮᱜᱮ ᱛᱤᱸᱜᱩ ᱠᱟᱛᱮ ᱩᱱᱤ ᱥᱟᱞᱟᱜ ᱞᱤᱧ ᱜᱟᱞᱢᱟᱨᱟᱣ ᱠᱮᱫᱟ ᱛᱚ ᱵᱮᱥ ᱞᱤᱧ ᱵᱩᱡᱷᱟᱹᱣ ᱠᱮᱫᱟ ᱡᱮ ᱥᱟᱱᱛᱟᱲ ᱛᱮ ᱨᱚᱲ ᱦᱚᱪᱚᱭᱮᱫᱟᱭ ᱠᱤᱱᱛᱩ ᱟᱞᱴᱤᱢᱮᱴ ᱥᱟᱱᱛᱟᱲ ᱠᱚᱣᱟᱜ ᱮᱰᱵᱷᱟᱱᱴᱮᱡᱽ ᱦᱟᱛᱟᱣ ᱠᱟᱛᱮ ᱩᱱᱤ ᱠᱤᱱᱛᱩ ᱥᱟᱱᱛᱟᱲ ᱴᱷᱮᱡ ᱠᱷᱚᱱᱟᱜ ᱢᱟᱱᱮ ᱠᱟᱛᱷᱟ ᱮᱢ ᱠᱟᱛᱮ ᱠᱤᱱᱛᱩ ᱩᱱᱤ ᱯᱚᱭᱥᱟᱭ ᱢᱟᱱᱮ ᱟᱨᱡᱟᱣᱮᱫ ᱠᱟᱱ ᱛᱟᱦᱮᱱᱟ ᱛᱚ ᱟᱫᱚ ᱱᱚᱣᱟ ᱠᱷᱚᱱᱟᱜ ᱫᱚ ᱥᱟᱵᱫᱷᱟᱱ ᱛᱮ ᱛᱟᱦᱮᱱ ᱛᱟᱵᱚᱱ ᱯᱮ ᱨᱟᱱ ᱢᱩᱨᱜᱟᱹᱱ ᱵᱮᱵᱚᱦᱟᱨ ᱛᱟᱵᱚᱱ ᱯᱮ ᱱᱚᱣᱟ ᱫᱷᱟᱹᱛᱩ ᱯᱷᱟᱹᱛᱩ ᱠᱚᱫᱚ ᱟᱞᱚᱯᱮ ᱵᱮᱵᱚᱦᱟᱨ ᱛᱟᱵᱚᱱᱟ ᱥᱚᱱᱛᱚᱨ ᱨᱮ ᱛᱟᱦᱮᱱ ᱛᱟᱵᱚᱱ